ᱟᱯᱮ ᱡᱚᱛᱚ ᱠᱚᱜᱮ ᱤᱧᱟᱹᱜ ᱪᱮᱱᱮᱞ ᱨᱮ ᱟᱨ ᱢᱤᱫ ᱫᱷᱟᱣ ᱥᱟᱹᱜᱩᱱ ᱫᱟᱨᱟᱢ ᱟᱫᱚ ᱱᱚᱜᱼᱚᱭ ᱱᱚᱰᱮ ᱯᱮ ᱧᱮᱞ ᱧᱟᱢ ᱮᱫᱟ ᱱᱚᱣᱟ ᱫᱚ ᱢᱤᱫ ᱞᱮᱠᱟᱱᱟᱜ ᱡᱚ ᱠᱟᱱᱟ ᱱᱚᱣᱟ ᱫᱚᱠᱚ ᱢᱮᱛᱟᱜᱼᱟ ᱥᱤᱧᱡᱟᱹ ᱡᱚ ᱟᱫᱚ ᱱᱚᱣᱟ ᱜᱮ ᱛᱮᱦᱮᱧ ᱯᱚᱥᱟᱜ ᱠᱟᱛᱮ ᱥᱚᱨᱵᱚᱛ ᱞᱤᱧ ᱵᱮᱱᱟᱣ ᱞᱟᱹᱜᱤᱫ ᱤᱧ ᱟᱨ ᱤᱧ ᱜᱚᱜᱚ ᱛᱟᱹᱞᱤᱧ ᱟᱫᱚ ᱚᱱᱟ ᱪᱮᱫ ᱞᱮᱠᱟ ᱪᱮᱫ ᱞᱮᱠᱟ ᱛᱮᱞᱤᱧ ᱯᱚᱥᱟᱜ ᱮᱫᱟ ᱚᱱᱟ ᱜᱮ ᱵᱚᱱ ᱧᱮᱞ ᱧᱚᱜ ᱠᱟᱜ ᱨᱮᱜᱮ ᱟᱫᱚ ᱛᱮᱦᱮᱧ ᱫᱚ ᱛᱷᱚᱲᱟ ᱱᱚᱣᱟ ᱢᱚᱡᱽ ᱧᱚᱜ ᱵᱮᱱᱟᱣ ᱞᱟᱹᱜᱤᱫ ᱥᱮ ᱯᱮ ᱢᱮᱱ ᱫᱟᱲᱮᱭᱟᱜᱼᱟ ᱤᱱᱴᱟᱨᱮᱥᱴᱤᱝ ᱧᱚᱜ ᱵᱮᱱᱟᱣ ᱞᱟᱹᱜᱤᱫ ᱤᱧ ᱜᱚᱜᱚ ᱥᱟᱶᱛᱮᱧ ᱜᱟᱛᱮᱜᱼᱟ ᱟᱫᱚ ᱚᱠᱚᱭ ᱚᱸᱰᱮᱭ ᱦᱟᱨᱟᱜᱼᱟ ᱩᱱᱤ ᱜᱮ ᱱᱚᱣᱟ ᱫᱚ ᱯᱚᱥᱟᱜ ᱞᱟᱜᱟᱣ ᱟᱭᱟ ᱟᱫᱚ ᱢᱟ ᱛᱟᱦᱞᱮ ᱵᱚᱱ ᱮᱦᱚᱵ ᱠᱟᱜ ᱨᱮᱜᱮ ᱪᱮᱫ ᱨᱮᱰᱤ ᱜᱮᱭᱟᱢ ᱛᱚ ᱦᱮᱸ ᱨᱮᱰᱤ ᱟᱫᱚ ᱛᱤᱦᱤᱧ ᱫᱚᱞᱤᱧ ᱜᱟᱛᱮᱜᱼᱟ ᱥᱴᱳᱱ ᱯᱮᱯᱟᱨ ᱥᱤᱡᱟᱨ ᱠᱚ ᱢᱮᱛᱟᱜᱼᱟ ᱚᱱᱟ ᱜᱟᱛᱮ ᱧᱩᱛᱩᱢ ᱫᱚ ᱤᱝᱞᱤᱥ ᱛᱮᱫᱚ ᱟᱫᱚ ᱛᱟᱦᱞᱮ ᱦᱚᱲ ᱛᱮᱫᱚ ᱪᱮᱫ ᱠᱚ ᱢᱮᱛᱟᱜᱼᱟ ᱥᱴᱳᱱ ᱢᱟᱱᱮ ᱢᱟ ᱫᱷᱤᱨᱤ ᱯᱮᱯᱟᱨ ᱢᱟᱱᱮ ᱢᱟ ᱠᱟᱜᱚᱡᱽ ᱟᱨ ᱥᱤᱡᱟᱨ ᱢᱟᱱᱮ ᱢᱟ ᱠᱟᱹᱯᱪᱤ ᱛᱟᱦᱞᱮ ᱛᱟᱦᱞᱮ ᱫᱷᱤᱨᱤ ᱠᱟᱜᱚᱡᱽ ᱠᱟᱹᱯᱪᱤ ᱵᱚᱱ ᱜᱟᱛᱮ ᱧᱚᱜ ᱞᱮᱱᱜᱮ ᱢᱟ ᱛᱟᱦᱞᱮ ᱥᱴᱳᱱ ᱯᱮᱯᱟᱨ ᱥᱤᱡᱟᱨ ᱵᱟᱝ ᱦᱩᱭ ᱞᱮᱱᱟ ᱚᱠᱚᱭᱟᱜ ᱦᱚᱸ ᱥᱴᱳᱱ ᱯᱮᱯᱟᱨ ᱥᱤᱡᱟᱨ ᱧᱮᱞ ᱫᱟᱲᱮᱭᱟᱜ ᱠᱟᱱᱟ ᱯᱮ ᱤᱧᱤᱧ ᱦᱟᱨᱟᱣᱱᱟ ᱤᱧ ᱯᱚᱥᱟᱜ ᱞᱟᱜᱟᱣ ᱤᱧᱟ ᱠᱤᱱᱛᱩ ᱤᱧ ᱵᱟᱹᱧ ᱵᱟᱰᱟᱭᱟ ᱪᱮᱫ ᱞᱮᱠᱟ ᱛᱮᱠᱚ ᱯᱚᱥᱟᱜᱟ ᱟᱪᱪᱷᱟ ᱠᱩᱨᱩᱢᱩᱴᱩ ᱞᱟᱜᱟᱭ ᱦᱩᱭᱩᱜᱼᱟ ᱫᱮᱞᱟ ᱛᱟᱦᱞᱮ ᱱᱚᱣᱟ ᱱᱚᱣᱟ ᱠᱟᱱᱟ ᱜᱩᱲᱜᱩ ᱟᱨ ᱱᱚᱣᱟ ᱱᱚᱣᱟ ᱠᱟᱱᱟ ᱥᱤᱧᱡᱟᱹ ᱵᱟᱹᱧ ᱯᱚᱥᱟᱜ ᱵᱟᱲᱟᱣ ᱠᱟᱫᱟ ᱚᱱᱟ ᱛᱟᱦᱞᱮᱧ ᱯᱚᱥᱟᱜ ᱠᱟᱜ ᱨᱮᱜᱮ ᱯᱚᱥᱟᱜ ᱫᱟ ᱯᱚᱥᱟᱜ ᱫᱟ

ᱨᱮᱭᱟᱲ ᱜᱮ ᱛᱟᱦᱮᱱᱟ ᱟᱨ ᱞᱟᱡ ᱨᱮᱭᱟᱲ ᱛᱟᱦᱮᱱ ᱠᱷᱟᱡ ᱢᱚᱱ ᱦᱚᱸ ᱢᱚᱡᱽ ᱛᱟᱦᱮᱱᱟ ᱟᱨ ᱢᱚᱱ ᱢᱚᱡᱽ ᱛᱟᱦᱮᱱ ᱠᱷᱟᱡ ᱡᱚᱛᱚ ᱢᱚᱡᱽ ᱛᱟᱦᱮᱱᱟ ᱟᱫᱚ ᱚᱱᱟ ᱛᱮᱜᱮ ᱱᱚᱣᱟ ᱥᱚᱨᱵᱚᱛ ᱨᱮᱫᱚ ᱠᱤᱱᱛᱩ ᱪᱤᱱᱤ ᱵᱟᱞᱮ ᱢᱮᱥᱟᱞᱟᱜᱼᱟ ᱟᱫᱚ ᱤᱧ ᱜᱚᱜᱚ ᱱᱤᱛᱚᱜ ᱱᱚᱣᱟ ᱥᱤᱧᱡᱟᱹ ᱤᱫᱤ ᱠᱟᱛᱮ ᱛᱷᱚᱲᱟ ᱜᱟᱱ ᱰᱤᱴᱮᱞᱥ ᱮ ᱞᱟᱹᱭ ᱧᱚᱜ ᱟᱵᱚᱱᱟ ᱡᱮ ᱥᱚᱨᱵᱚᱛ ᱪᱷᱟᱲᱟ ᱦᱚᱸ ᱱᱚᱣᱟ ᱥᱚᱨᱵᱚᱛ ᱵᱟᱹᱜᱤ ᱠᱟᱛᱮ ᱦᱚᱸ ᱟᱨᱦᱚᱸ ᱪᱮᱫ ᱪᱮᱫ ᱞᱮᱠᱟ ᱛᱮᱵᱚᱱ ᱡᱚᱢ ᱫᱟᱲᱮᱭᱟᱜᱼᱟ ᱥᱤᱧᱡᱟᱹ ᱫᱚ ᱢᱟ ᱦᱮᱸ ᱱᱚᱣᱟ ᱥᱤᱸᱡᱳ ᱫᱚ ᱵᱤᱞᱤ ᱠᱟᱛᱮᱫ ᱢᱟ ᱟᱹᱰᱤ ᱱᱟᱯᱟᱭ ᱜᱮ ᱥᱤᱵᱤᱞ ᱠᱟᱺᱭᱰᱤ ᱧᱚᱜ ᱟᱜ ᱦᱚᱸ ᱦᱩᱲᱩ ᱥᱟᱶᱛᱮ ᱛᱤᱠᱤᱭᱟᱠᱚ ᱡᱚᱠᱷᱚᱱ ᱦᱩᱲᱩ ᱟᱹᱛᱩ ᱫᱤᱥᱚᱢ ᱨᱮ ᱚᱱᱟ ᱦᱩᱲᱩ ᱨᱮ ᱛᱚᱯᱟᱭ ᱦᱩᱭᱩᱜᱼᱟ ᱚᱱᱟ ᱦᱩᱲᱩ ᱰᱮᱠᱪᱤ ᱨᱮ ᱛᱚᱯᱟ ᱠᱟᱛᱮᱫ ᱟᱹᱰᱤ ᱢᱚᱡᱽ ᱦᱩᱲᱩ ᱦᱚᱸ ᱵᱷᱟᱯ ᱤᱥᱤᱱᱚᱜᱼᱟ ᱟᱨ ᱚᱱᱟ ᱥᱤᱸᱡᱳ ᱦᱚᱸ ᱵᱷᱟᱯ ᱤᱥᱤᱱᱚᱜᱼᱟ ᱟᱨ ᱚᱱᱟ ᱠᱚᱴᱮᱡ ᱯᱚᱥᱟᱜ ᱠᱮᱫ ᱜᱮᱞᱮ ᱟᱨ ᱚᱱᱟ ᱡᱷᱤᱱᱩᱠ ᱞᱟᱦᱟ ᱛᱮᱫᱚ ᱟᱹᱰᱤ ᱟᱸᱴ ᱡᱷᱤᱱᱩᱠ ᱟᱹᱛᱩ ᱫᱤᱥᱚᱢ ᱨᱮᱫᱚ ᱠᱚ ᱧᱟᱢᱚᱜ ᱠᱟᱱ ᱛᱟᱦᱮᱸᱫ ᱡᱚᱢᱮᱫ ᱠᱚ ᱛᱟᱦᱮᱸᱫ ᱠᱚ ᱚᱱᱟ ᱡᱷᱤᱱᱩᱠ ᱞᱮ ᱥᱮᱸᱫᱽᱨᱟ ᱟᱹᱜᱩᱭᱟ ᱟᱨ ᱞᱮ ᱟᱹᱨᱩᱵ ᱥᱟᱯᱷᱟᱭᱟ ᱟᱨ ᱚᱱᱟᱛᱮ ᱦᱚᱸᱜᱼᱚ ᱱᱚᱝᱠᱟ ᱛᱮᱦᱮᱧ ᱫᱚ ᱡᱮᱢᱚᱱ ᱱᱚᱜᱼᱚᱭ ᱪᱟᱹᱠᱩ ᱛᱤᱧ ᱱᱚᱝᱠᱟᱭᱫᱟ ᱦᱚᱸᱜᱼᱚ ᱱᱚᱝᱠᱟ ᱪᱟᱹᱠᱩ ᱛᱮ ᱩᱱ ᱥᱚᱢᱚᱭ ᱫᱚ ᱡᱷᱤᱱᱩᱠ ᱛᱮ ᱱᱚᱣᱟ ᱜᱟᱵᱮ ᱛᱮᱫ ᱫᱚᱞᱮ ᱟᱹᱰᱤ ᱢᱚᱡᱽ ᱞᱮ ᱤᱭᱟᱹᱭᱟ ᱦᱩᱨᱤᱫ ᱪᱷᱟᱰᱟᱣᱟ ᱟᱨ ᱞᱮ ᱡᱚᱢᱟ ᱚᱱᱟ ᱜᱟᱵᱮ ᱛᱮᱫ ᱟᱫᱚ ᱚᱱᱠᱟ ᱛᱮᱦᱚᱸ ᱞᱮ ᱡᱚᱢᱮᱫ ᱛᱟᱦᱮᱸᱫᱼᱟ ᱟᱨ ᱱᱤᱛᱚᱜ ᱫᱚ ᱱᱚᱰᱮ ᱫᱚ ᱴᱟᱣᱩᱱ ᱨᱮᱫᱚ ᱦᱩᱲᱩ ᱛᱤᱠᱤ ᱦᱚᱸ ᱵᱟᱝ ᱦᱩᱭᱩᱜ ᱠᱟᱱᱟ ᱟᱨ ᱵᱤᱞᱤᱭᱟᱜ ᱠᱟᱱᱟ ᱵᱤᱞᱤ ᱥᱤᱸᱡᱳ ᱫᱚ ᱦᱚᱸᱜᱼᱚ ᱱᱚᱝᱠᱟ ᱥᱚᱨᱵᱚᱛ ᱠᱟᱛᱮ ᱜᱮ ᱧᱩ ᱟᱹᱰᱤ ᱵᱮᱥᱟ ᱱᱚᱜᱼᱚᱭ ᱥᱚᱨᱵᱚᱛ ᱵᱮᱱᱟᱣ ᱥᱟᱹᱛ ᱮᱱᱟ ᱱᱤᱛᱚᱜ ᱫᱚ ᱱᱚᱜᱼᱚᱭ ᱜᱤᱞᱟᱹᱥᱤᱧ ᱟᱹᱜᱩ ᱠᱟᱣᱫᱮᱭᱟ ᱱᱚᱣᱟ ᱨᱮᱭ ᱫᱩᱞᱟ

ᱦᱟᱯᱮ ᱦᱟᱯᱮ ᱦᱟᱯᱮ ᱟᱫᱚ ᱱᱚᱣᱟ ᱫᱚᱧ ᱧᱩᱭᱟ ᱱᱤᱛᱚᱜ ᱟᱫᱚ ᱛᱮᱦᱮᱧᱟᱜ ᱵᱷᱤᱰᱤᱭᱳ ᱫᱚ ᱛᱟᱦᱞᱮ ᱱᱚᱰᱮ ᱜᱤᱧ ᱢᱩᱪᱟᱹᱫ ᱫᱟ ᱛᱮᱦᱮᱧᱟᱜ ᱵᱷᱤᱰᱤᱭᱳ ᱢᱚᱡᱽ ᱯᱮ ᱟᱹᱭᱠᱟᱹᱣ ᱠᱟᱜ ᱠᱷᱟᱡ ᱞᱟᱭᱤᱠ ᱯᱮ ᱥᱮᱭᱟᱨ ᱯᱮ ᱟᱨ ᱥᱟᱵᱥᱠᱨᱟᱭᱤᱵ ᱯᱮ ᱡᱚᱦᱟᱨ